ᱛᱮᱦᱮᱧ ᱫᱚ ᱨᱟᱦᱟ ᱟᱲᱟᱝ ᱪᱤᱠᱤ ᱤᱫᱤ ᱠᱟᱛᱮ ᱡᱟᱹᱥᱛᱤ ᱵᱚᱱ ᱵᱟᱰᱟᱭᱟ ᱢᱟᱱᱮ ᱥᱮᱬᱟᱭᱟᱵᱚᱱ ᱵᱤᱥᱮᱥ ᱠᱚᱨᱮ ᱱᱚᱰᱮ ᱡᱟᱦᱟᱸ ᱠᱮᱪᱮᱛ ᱟᱱᱟᱜ ᱪᱤᱠᱤ ᱠᱚ ᱦᱮᱱᱟᱜᱼᱟ ᱩᱭ ᱢᱟᱱᱮ ᱚᱱᱛᱩᱥᱛᱷᱚ ᱟᱣ ᱟᱣ ᱨᱮᱱᱟᱜ ᱵᱮᱵᱚᱦᱟᱨ ᱳᱝ ᱨᱮᱱᱟᱜ ᱵᱮᱵᱚᱦᱟᱨ ᱴᱷᱤᱠ ᱜᱮᱭᱟ ᱛᱚ ᱩᱭ ᱢᱟᱱᱮ ᱩᱱᱛᱩᱥᱛᱚ ᱵᱟᱰᱟᱭᱟᱵᱚᱱ ᱟᱣ ᱢᱟᱱᱮ ᱟᱣ ᱜᱮ ᱚᱝ ᱫᱚ ᱚᱝ ᱜᱮ ᱛᱚ ᱯᱨᱚᱛᱷᱚᱢ ᱯᱳᱭᱞᱳ ᱨᱮᱜᱮᱧ ᱞᱟᱹᱭ ᱞᱮᱜᱮ ᱡᱮ ᱱᱚᱣᱟ ᱨᱟᱦᱟ ᱟᱲᱟᱝ ᱪᱤᱠᱤ ᱠᱚ ᱚ ᱟ ᱤ ᱩ ᱳ ᱱᱚᱣᱟ ᱠᱚᱫᱚ ᱢᱤᱫ ᱥᱟᱶᱛᱮ ᱟᱵᱚ ᱥᱟᱱᱛᱟᱲᱤ ᱛᱮ ᱠᱳᱱᱳ ᱫᱤᱱ ᱩᱪᱪᱟᱨᱚᱱ ᱵᱟᱝ ᱦᱩᱭᱩᱜᱼᱟ ᱢᱟᱱᱮ ᱵᱟᱝ ᱨᱟᱦᱟᱜᱼᱟ ᱢᱟᱱᱮ ᱯᱚᱨ ᱯᱚᱨ ᱵᱟᱝ ᱵᱟᱹᱭᱥᱟᱹᱜᱼᱟ ᱥᱳᱡᱟ ᱠᱟᱛᱷᱟ ᱛᱚ ᱚᱱᱠᱟ ᱜᱮᱵᱚᱱ ᱧᱮᱞᱟ ᱛᱟᱦᱚᱞᱮ ᱨᱟᱭᱯᱩᱨ ᱥᱚᱵᱫᱚ ᱴᱟᱜ ᱠᱟᱹᱴᱤᱡ ᱵᱚᱱ ᱜᱟᱵᱟᱱ ᱞᱮᱜᱮ ᱨᱟᱭ ᱨᱚᱭᱮ ᱟᱠᱟᱨ ᱛᱟᱦᱚᱞᱮ ᱯᱨᱚᱛᱷᱚᱢᱮᱧ ᱪᱮᱫ ᱞᱮᱫᱟ ᱨᱚ ᱛᱟᱦᱚᱞᱮ ᱨᱚ ᱫᱚ ᱱᱚᱣᱟ ᱵᱚᱱ ᱚᱞᱟ ᱦᱮᱸᱥᱮ ᱨᱚᱭᱮ ᱟᱠᱟᱨ

ᱟᱻ ᱟᱨ ᱦᱨᱚᱥᱥᱚᱭ ᱢᱤᱫ ᱥᱟᱶᱛᱮ ᱵᱟᱹᱭᱥᱟᱹᱣ ᱟᱠᱟᱱᱟ ᱴᱷᱤᱠ ᱜᱮᱭᱟ ᱱᱚᱶᱟ ᱫᱚ ᱟᱵᱚ ᱥᱟᱱᱛᱟᱞᱤ ᱨᱚᱱᱚᱲ ᱥᱮ ᱥᱟᱱᱛᱟᱞᱤ ᱜᱽᱨᱟᱢᱟᱨ ᱚᱱᱩᱡᱟᱭᱤ ᱵᱟᱱᱟᱨ ᱨᱮᱱᱟᱜ ᱜᱽᱨᱟᱢᱟᱨ ᱚᱱᱩᱡᱟᱭᱤ ᱱᱚᱶᱟ ᱫᱚ ᱱᱚᱝᱠᱟ ᱵᱟᱝ ᱦᱩᱭᱩᱜᱼᱟ ᱴᱷᱤᱠ ᱜᱮᱭᱟ ᱵᱟᱱᱟᱨ ᱫᱚ ᱵᱷᱩᱞ ᱪᱮᱫᱟᱜ ᱥᱮ ᱯᱩᱭᱞᱩ ᱨᱮᱜᱮᱧ ᱞᱟᱹᱭ ᱠᱮᱫᱟ ᱱᱚᱶᱟ ᱠᱚᱫᱚ ᱢᱤᱫ ᱥᱟᱶᱛᱮ ᱵᱟᱝ ᱵᱟᱹᱭᱥᱟᱹᱜᱼᱟ ᱪᱮᱫᱟᱜ ᱠᱟᱨᱚᱱ ᱟᱵᱚ ᱥᱟᱱᱛᱟᱲᱤ ᱛᱮ ᱱᱚᱶᱟ ᱠᱚᱫᱚ ᱢᱤᱫ ᱥᱟᱶᱛᱮ ᱵᱟᱝ ᱞᱟᱦᱟᱜᱼᱟ ᱚᱱᱟ ᱠᱷᱟᱹᱛᱤᱨ ᱚᱸᱰᱮ ᱱᱚᱣᱟ ᱦᱩᱥᱥᱳᱭ ᱱᱚᱣᱟᱴᱟᱜ ᱦᱩᱥᱥᱳᱭ ᱥᱮ ᱦᱩᱥᱥᱤ ᱵᱚᱫᱚᱞ ᱛᱮ ᱚᱱᱟ ᱩᱭ ᱦᱤᱡᱩᱜᱼᱟ ᱢᱟᱱᱮ ᱱᱚᱣᱟ ᱱᱚᱝᱠᱟ ᱵᱚᱱ ᱚᱞ ᱫᱟᱲᱮᱭᱟᱜᱼᱟ ᱨᱚᱭᱮ ᱟᱠᱟᱨ ᱨᱚ ᱟᱠᱟᱨ ᱩᱱᱛᱩᱥᱛᱚ ᱨᱟᱭ ᱟᱨ ᱦᱩᱭᱩᱜ ᱠᱟᱱᱟ ᱯᱚᱭᱮ ᱦᱩᱥᱥᱩ ᱨᱚ ᱯᱩᱨ ᱱᱚᱣᱟ ᱫᱚ ᱱᱟᱦᱟᱜ ᱴᱷᱤᱠᱟ ᱦᱩᱭᱱᱟ ᱛᱟᱦᱚᱞᱮ ᱱᱚᱝᱠᱟ ᱡᱚᱠᱷᱚᱱ ᱦᱤᱡᱩᱜᱼᱟ ᱛᱚᱠᱷᱚᱱ ᱱᱚᱣᱟ ᱩᱭ ᱵᱚᱱ ᱵᱮᱵᱚᱦᱟᱨᱟ ᱦᱩᱭᱱᱟ ᱚᱱᱠᱟ ᱜᱮ ᱦᱩᱭᱩᱜ ᱠᱟᱱᱟ ᱥᱟᱡᱟᱣ ᱥᱟᱡᱟᱣ ᱥᱟ ᱫᱚᱱᱛᱩ ᱥᱮ ᱠᱟ ᱫᱚᱱᱛᱩ ᱥᱚ ᱫᱚ ᱱᱚᱜᱼᱚᱭ ᱱᱚᱣᱟ ᱤᱥ ᱟᱠᱟᱨ ᱥᱟ ᱡᱟ ᱵᱨᱜᱤ ᱡᱚ ᱱᱚᱣᱟ ᱫᱚ ᱵᱨᱜᱤ ᱡᱚ ᱠᱟᱱᱟ ᱢᱟᱱᱮ ᱚᱞᱪᱤᱠᱤ ᱛᱮᱫᱚ ᱟᱡ ᱵᱚᱱ ᱞᱟᱹᱭᱫᱟ ᱟᱫᱚ ᱟ ᱟᱨ ᱦᱩᱭᱩᱜ ᱠᱟᱱᱟ ᱳᱣ ᱛᱟᱭ ᱛᱚ ᱥᱟᱡᱟᱣ ᱱᱚᱸᱰᱮ ᱦᱚᱸ ᱧᱮᱞ ᱟᱵᱚᱱ ᱱᱚᱜᱼᱚᱭ ᱟ ᱟᱨ ᱳ ᱯᱟᱥᱟᱯᱟᱥᱤ ᱵᱟᱭᱨᱟ ᱨᱟᱦᱟ ᱟᱲᱟᱝ ᱵᱟᱹᱭᱥᱟᱹᱣ ᱟᱠᱟᱱᱟ ᱱᱚᱣᱟ ᱫᱚ ᱵᱷᱩᱞ ᱱᱚᱣᱟ ᱵᱚᱫᱚᱞ ᱛᱮ ᱪᱮᱫ ᱵᱚᱱ ᱵᱟᱹᱭᱥᱟᱹᱣᱟ ᱚᱸᱰᱮ ᱦᱚᱸᱜᱼᱚ ᱱᱚᱣᱟ ᱟᱣ ᱦᱩᱭᱱᱟ ᱛᱟᱦᱚᱞᱮ ᱪᱤᱠᱟᱹ ᱵᱚᱱ ᱚᱞᱟ ᱥᱟ ᱤᱥ ᱟ ᱥᱟ ᱢᱟᱱᱮ ᱫᱚᱱᱛᱚ ᱥ ᱮ ᱟᱠᱟᱨ ᱵᱩᱲᱜᱤ ᱡᱚ ᱮ ᱟᱠᱟᱨ ᱟᱨ ᱦᱩᱭᱩᱜ ᱠᱟᱱᱟ ᱟᱣ ᱥᱟᱡᱟᱣ ᱦᱩᱭᱱᱟ ᱟᱨ ᱪᱮᱫ ᱞᱮᱠᱟ ᱵᱮᱵᱚᱦᱟᱨ ᱮᱱᱟ ᱵᱩᱡᱽ ᱧᱟᱢ ᱮᱫᱟᱵᱚᱱ ᱟᱨ ᱢᱤᱫᱴᱮᱱ ᱞᱟᱹᱭ ᱞᱮᱜᱮ ᱫᱚᱱᱛᱚ ᱥ ᱟᱠᱟᱨ ᱵᱨᱩ ᱡ ᱟᱠᱟᱨ ᱳ ᱥᱟᱡᱟᱣ ᱱᱚᱸᱰᱮ ᱟ ᱟᱨ ᱳ ᱵᱟᱨᱭᱟ ᱨᱟᱦᱟ ᱟᱲᱟᱝ ᱦᱮᱱᱟᱜᱼᱟ ᱚᱱᱟ ᱠᱷᱟᱹᱛᱤᱨ ᱱᱚᱣᱟ ᱫᱚ ᱵᱟᱱᱟᱱ ᱫᱚ ᱵᱷᱩᱞ ᱜᱮᱭᱟ ᱚᱱᱟ ᱠᱷᱟᱹᱛᱤᱨ ᱱᱚᱣᱟ ᱳ ᱵᱚᱫᱚᱞ ᱛᱮ ᱱᱚᱸᱰᱮ ᱟᱣ ᱠᱟᱨᱚᱱ ᱟᱣ ᱨᱮᱱᱟᱜ ᱩᱪᱪᱟᱨᱚᱱ ᱫᱚ ᱱᱚᱜᱼᱚᱭ ᱛᱚ ᱥᱟᱡᱟᱣ ᱟᱣ ᱤᱧ ᱞᱟᱹᱭ ᱮᱫᱟ ᱦᱮᱸ ᱥᱮ ᱵᱟᱝ ᱚᱱᱟ ᱠᱷᱟᱹᱛᱤᱨ ᱱᱚᱣᱟ ᱵᱟᱹᱭᱥᱟᱹᱣ ᱮᱱᱟ ᱚᱱᱠᱟ ᱜᱮ ᱦᱩᱭᱩᱜ ᱠᱟᱱᱟ ᱵᱮᱱᱟᱣ ᱦᱚᱸ ᱚᱱᱠᱟ ᱜᱮ ᱦᱩᱭᱩᱜᱼᱟ

ᱵᱩᱡᱽ ᱧᱟᱢ ᱠᱮᱫᱟᱵᱚᱱ ᱤᱱᱟᱹ ᱯᱚᱨᱮ ᱧᱮᱞ ᱟᱵᱚᱱ ᱥᱟᱶᱛᱟ ᱥᱟᱶᱛᱟ ᱨᱮᱦᱚᱸ ᱪᱮᱫ ᱞᱮᱠᱟ ᱵᱚᱱ ᱵᱟᱱᱟᱢ ᱮᱫᱟ ᱥᱟᱶ ᱫᱚᱱᱛᱚ ᱥᱚ ᱭᱮ ᱪᱚᱱᱫᱨᱚ ᱵᱤᱱᱫᱩ ᱟᱠᱟᱨ ᱫᱚᱱᱛᱚ ᱥ ᱤᱥ ᱤᱧ ᱚᱞ ᱠᱮᱫᱟ ᱤᱥ ᱢᱟᱱᱮ ᱫᱚᱱᱛᱚ ᱥ ᱛᱟᱨᱯᱚᱨᱮ ᱦᱩᱭᱩᱜ ᱠᱟᱱᱟ ᱟ ᱥᱟ ᱪᱚᱱᱫᱨᱚ ᱵᱤᱱᱫᱩ ᱫᱚ ᱢᱩ ᱴᱩᱰᱟᱹᱜ ᱵᱟᱹᱭᱥᱟᱹᱣ ᱠᱤᱫᱟᱹᱧ ᱛᱟᱨᱯᱚᱨᱮ ᱦᱩᱭᱩᱜ ᱠᱟᱱᱟ ᱳ ᱦᱮᱱᱟᱜᱼᱟ ᱳᱧ ᱵᱟᱹᱭᱥᱟᱹᱣ ᱠᱮᱫᱟ ᱛᱟᱨᱯᱚᱨᱮ ᱛᱚ ᱟᱨ ᱟ ᱛᱚ ᱫᱚ ᱚᱛ ᱵᱚᱱ ᱞᱟᱹᱭ ᱮᱫᱟ ᱛᱟᱨᱯᱚᱨᱮ ᱦᱩᱭᱩᱜ ᱠᱟᱱᱟ ᱟ ᱦᱩᱭᱮᱱᱟ ᱥᱟᱶᱛᱟ ᱢᱮᱱᱠᱷᱟᱱ ᱱᱚᱰᱮ ᱟ ᱟᱨ ᱳ ᱯᱟᱥᱟᱯᱟᱥᱤ ᱵᱟᱹᱭᱥᱟᱹᱜ ᱠᱟᱱᱟ ᱚᱱᱟ ᱠᱷᱟᱹᱛᱤᱨ ᱱᱚᱶᱟ ᱵᱟᱱᱟᱱ ᱫᱚ ᱵᱷᱩᱞ ᱜᱮᱭᱟ ᱥᱚᱴᱷᱤᱠ ᱫᱚ ᱚᱠᱟᱴᱟᱜ ᱦᱩᱭᱩᱜᱼᱟ ᱤᱥ ᱟ ᱥᱟ ᱛᱟᱨᱯᱚᱨᱮ ᱦᱩᱭᱩᱜ ᱠᱟᱱᱟ ᱳᱝ ᱪᱮᱫ ᱵᱟᱹᱭᱥᱟᱹᱣ ᱮᱱᱟ ᱳᱝ ᱛᱟᱨᱯᱚᱨᱮ ᱦᱩᱭᱩᱜ ᱠᱟᱱᱟ ᱚᱛ ᱟ ᱥᱟᱶᱛᱟ ᱛᱚ ᱦᱚᱜᱼᱚᱭ ᱡᱮ ᱡᱚᱠᱷᱚᱱ ᱜᱮ ᱚᱝᱜᱤᱢ ᱵᱟᱹᱭᱥᱟᱹᱣᱫᱟ ᱢᱟᱱᱮ ᱱᱚᱣᱟᱴᱟᱜ ᱦᱮᱸᱥᱮ ᱟᱨ ᱵᱳᱭ ᱨᱮ ᱠᱷᱟᱱ ᱫᱚ ᱯᱚᱛᱚᱵ ᱨᱮ ᱠᱷᱟᱱ ᱫᱚ ᱱᱚᱣᱟᱴᱟᱜ ᱦᱮᱸᱥᱮ ᱡᱚᱠᱷᱚᱱ ᱜᱮ ᱱᱚᱣᱟ ᱚᱝᱜᱤᱢ ᱵᱟᱹᱭᱥᱟᱹᱣᱟ ᱥᱟᱢᱟᱝ ᱨᱮᱱᱟᱜ ᱡᱟᱦᱟᱸ ᱪᱚᱱᱫᱨᱚ ᱵᱤᱱᱫᱩ ᱱᱚᱣᱟ ᱟ ᱪᱮᱛᱟᱱ ᱨᱮ ᱡᱟᱦᱟᱸ ᱪᱚᱱᱫᱨᱚ ᱵᱤᱱᱫᱩ ᱢᱩᱴᱷᱟᱹᱱ ᱛᱟᱦᱮᱱᱟ ᱚᱱᱟ ᱫᱚ ᱵᱟᱝ ᱦᱩᱭᱩᱜᱼᱟ ᱴᱷᱤᱠ ᱜᱮᱭᱟ ᱵᱩᱡᱽ ᱧᱟᱢ ᱠᱮᱫᱟ ᱵᱚᱱ ᱟᱨ ᱢᱤᱫᱴᱮᱱ ᱠᱚᱨᱟᱣ ᱞᱮᱜᱮ ᱵᱷᱟᱶᱛᱟ ᱵᱷᱚᱭ ᱪᱚᱱᱫᱨᱚ ᱢᱚᱱᱫᱟᱭ ᱟᱠᱟᱨ

ᱛ ᱢᱟᱱᱮ ᱚᱛ ᱛᱟᱨᱯᱚᱨᱮ ᱦᱩᱭᱩᱜ ᱠᱟᱱᱟ ᱟ ᱵᱷᱟᱶᱛᱟ ᱢᱮᱱᱠᱷᱟᱱ ᱟ ᱟᱨ ᱳ ᱯᱟᱥᱟᱯᱟᱥᱤ ᱵᱟᱹᱭᱥᱟᱹᱜ ᱠᱟᱱᱟ ᱚᱱᱟ ᱠᱷᱟᱹᱛᱤᱨ ᱢᱟᱱᱮ ᱵᱟᱭᱨᱟ ᱨᱟᱦᱟ ᱟᱲᱟᱝ ᱵᱟᱹᱭᱥᱟᱹᱣ ᱠᱟᱱᱟ ᱚᱱᱟ ᱠᱷᱟᱹᱛᱤᱨ ᱱᱚᱣᱟ ᱫᱚ ᱵᱟᱱᱟᱱ ᱫᱚ ᱵᱷᱩᱞ ᱜᱮᱭᱟ ᱛᱟᱦᱚᱞᱮ ᱥᱚᱴᱷᱤᱠ ᱴᱟᱜ ᱪᱮᱫ ᱦᱩᱭᱩᱜᱼᱟ ᱵᱷᱟᱶᱛᱟ ᱩᱯᱷ ᱳᱦ ᱟ

ᱚᱞ ᱫᱟ ᱥᱮ ᱠᱚᱨᱟᱣ ᱫᱟᱵᱚᱱ ᱚᱱᱟ ᱫᱚ ᱦᱟᱸᱜ ᱛᱟᱭᱚᱢ ᱛᱮ ᱢᱤᱫᱴᱟᱝ ᱜᱨᱩᱯ ᱵᱮᱱᱟᱣ ᱦᱩᱭᱩᱜᱼᱟ ᱚᱱᱟ ᱚᱱᱟ ᱜᱨᱩᱯ ᱨᱮ ᱢᱟᱱᱮ ᱦᱳᱣᱟᱴᱥᱮᱯ ᱜᱨᱩᱯ ᱵᱮᱱᱟᱣ ᱦᱩᱭᱩᱜᱼᱟ ᱛᱚ ᱡᱟᱦᱟᱸᱭ ᱠᱚ ᱚᱱᱟ ᱵᱷᱤᱰᱭᱳ ᱵᱚᱱ ᱧᱮᱞ ᱮᱫᱟ ᱡᱟᱦᱟᱸᱭ ᱨᱮ ᱜᱨᱩᱯ ᱨᱮ ᱛᱟᱦᱮᱱ ᱥᱟᱱᱟᱭᱮᱫ ᱵᱚᱱᱟ ᱥᱮ ᱟᱨᱚ ᱡᱟᱹᱥᱛᱤ ᱛᱮ ᱥᱮᱬᱟ ᱥᱟᱱᱟᱭᱮᱫ ᱵᱚᱱᱟ ᱦᱳᱣᱟᱴᱥᱮᱯ ᱛᱟᱞᱟ ᱛᱮ ᱥᱮ ᱟᱨᱚ ᱥᱳᱥᱟᱞ ᱢᱤᱰᱤᱭᱟ ᱛᱟᱞᱟ ᱛᱮ ᱚᱱᱟ ᱠᱷᱟᱹᱛᱤᱨ ᱟᱯᱮᱭᱟᱜ ᱯᱷᱳᱱ ᱱᱟᱢᱵᱟᱨ ᱠᱚ ᱵᱷᱤᱰᱭᱳ ᱨᱮᱵᱮᱱ ᱠᱚᱢᱮᱱᱴ ᱛᱟᱵᱚᱱᱟ ᱯᱟᱥᱮᱡ ᱵᱚᱱ ᱮᱢ ᱛᱟᱵᱚᱱ ᱢᱤᱫᱴᱟᱱ ᱜᱨᱩᱯ ᱤᱧ ᱵᱮᱱᱟᱣᱟ ᱚᱱᱟ ᱜᱨᱩᱯ ᱨᱮ ᱟᱹᱰᱤ ᱠᱤᱪᱷᱩ ᱟᱨᱚ ᱡᱟᱹᱥᱛᱤᱧ ᱥᱮᱬᱟ ᱫᱟᱲᱮᱭᱟᱜᱼᱟ ᱡᱟᱦᱟᱸ ᱫᱚ ᱵᱷᱤᱰᱭᱳ ᱛᱮ ᱵᱟᱝ ᱜᱟᱱᱚᱜᱼᱟ ᱥᱮ ᱟᱨᱚ ᱦᱟᱯᱮᱱ ᱫᱤᱱ ᱨᱮ ᱡᱩᱫᱤ ᱡᱟᱦᱟᱱᱟᱜ ᱤᱭᱩᱴᱩᱵᱽ ᱛᱟᱞᱟᱛᱮ ᱠᱤᱢᱵᱟ ᱦᱳᱣᱟᱴᱥᱮᱯ ᱜᱨᱩᱯ ᱛᱮ ᱡᱟᱦᱟᱱᱟᱜ ᱡᱩᱫᱤ ᱥᱮᱢᱤᱱᱟᱨ ᱵᱚᱱ ᱵᱮᱱᱟᱣ ᱠᱷᱟᱱ ᱥᱳᱥᱟᱞ ᱢᱤᱰᱤᱭᱟ ᱛᱟᱞᱟᱛᱮ ᱛᱚᱵᱚᱱ ᱠᱚᱨᱟᱣ ᱫᱟᱲᱮᱭᱟᱜᱼᱟ ᱦᱮᱸ ᱥᱮ ᱛᱚ ᱟᱯᱮᱭᱟᱜ ᱱᱟᱢᱵᱟᱨ ᱠᱚᱯᱮ ᱱᱚᱣᱟ ᱠᱚᱢᱮᱱᱴ ᱨᱮᱯᱮ ᱮᱢ ᱛᱟᱵᱚᱱᱟ ᱢᱤᱫᱴᱮᱱ ᱜᱨᱩᱯ ᱤᱧ ᱠᱷᱩᱞᱟᱹᱣᱟ ᱟᱨ ᱫᱚᱥᱟᱨ ᱫᱚ ᱦᱩᱭᱩᱜ ᱠᱟᱱᱟ ᱡᱷᱚᱛᱚ ᱢᱤᱫᱴᱟᱱ ᱯᱚᱛᱚᱵ ᱵᱚᱱ ᱦᱟᱛᱟᱣᱟ ᱡᱮ ᱠᱳᱱᱳ ᱥᱟᱱᱛᱟᱞᱤ ᱵᱟᱝᱞᱟ ᱨᱮᱱᱟᱜ ᱢᱤᱫᱴᱟᱱ ᱯᱚᱛᱚᱵ ᱦᱟᱛᱟᱣ ᱞᱮᱠᱷᱟᱱ ᱜᱮ ᱦᱩᱭᱩᱜᱼᱟ ᱴᱷᱤᱠ ᱜᱮᱭᱟ ᱛᱚ ᱪᱚᱞᱚ ᱛᱮᱦᱮᱧᱟᱜ ᱵᱷᱤᱰᱤᱭᱳ ᱫᱚ ᱟᱫᱚ ᱵᱮᱥᱤ ᱵᱟᱹᱧ ᱡᱷᱳᱞᱟ ᱱᱚᱰᱮ ᱜᱤᱧ ᱢᱩᱪᱟᱹᱫ ᱮᱫᱟ ᱥᱟᱱᱟᱢ ᱠᱚᱜᱮ ᱱᱟᱯᱟᱭ ᱛᱮ ᱪᱮᱥᱴᱟᱭ ᱛᱟᱵᱚᱱ ᱯᱮ ᱦᱮᱸ ᱥᱮ ᱛᱚ ᱟᱨ ᱢᱤᱫᱴᱟᱝ ᱠᱟᱛᱷᱟᱧ ᱞᱟᱹᱭ ᱞᱮᱜᱮ ᱱᱚᱣᱟ ᱥᱩᱫᱩ ᱚᱞ ᱪᱤᱠᱤ ᱨᱮᱱᱟᱜ ᱫᱚ ᱵᱟᱝ ᱚᱱᱟ ᱥᱟᱶᱛᱮ ᱟᱵᱚ ᱥᱟᱱᱛᱟᱲᱤ ᱟᱹᱨᱤᱪᱟᱹᱞᱤ ᱥᱟᱶᱛᱟ ᱨᱮᱱᱟᱜ ᱵᱷᱤᱰᱭᱳᱧ ᱵᱮᱱᱟᱣᱟ ᱴᱷᱤᱠ ᱜᱮᱭᱟ ᱚᱱᱟ ᱵᱚᱱ ᱥᱮᱬᱟᱭᱟ ᱛᱟᱭᱚᱢ ᱛᱮ ᱚᱱᱟ ᱫᱚ ᱦᱟᱸᱜ ᱢᱟ ᱮᱱᱠᱷᱟᱱ ᱛᱮᱦᱮᱧ ᱫᱚ ᱥᱟᱱᱟᱢ ᱠᱚᱜᱮ ᱱᱟᱯᱟᱭ ᱛᱮ ᱛᱟᱦᱮᱱ ᱯᱮ ᱡᱚᱦᱟᱨ